ᱩᱱᱠᱩ ᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱛᱮᱦᱮᱧᱟᱜ ᱡᱩᱜᱽ ᱤᱱᱴᱟᱨᱱᱮᱴ ᱡᱩᱜᱽ ᱮ ᱟᱭ ᱡᱩᱜᱽ ᱢᱳᱵᱟᱭᱤᱞ ᱡᱩᱜᱽ ᱛᱚᱵᱮ ᱱᱚᱣᱟ ᱢᱳᱵᱟᱭᱤᱞ ᱡᱩᱜᱽ ᱨᱮ ᱟᱵᱚ ᱢᱳᱵᱟᱭᱤᱞ ᱤᱫᱤ ᱠᱟᱛᱮ ᱢᱳᱵᱟᱭᱤᱞ ᱱᱤᱥᱟ ᱨᱮ ᱪᱮᱫ ᱞᱮᱠᱟ ᱟᱵᱚᱣᱟᱜ ᱫᱤᱥᱟᱹ ᱟᱫᱚᱜ ᱠᱟᱱᱟ ᱚᱱᱟ ᱠᱚ ᱤᱫᱤ ᱠᱟᱛᱮ ᱛᱮᱦᱮᱧᱟᱜ ᱜᱟᱯᱟᱞ ᱢᱟᱨᱟᱣ ᱛᱚᱵᱮ ᱱᱚᱣᱟ ᱛᱮᱦᱮᱧᱟᱜ ᱢᱳᱵᱟᱭᱤᱞ ᱡᱩᱜᱽ ᱦᱟᱲᱟᱢ ᱠᱷᱚᱱ ᱵᱩᱲᱦᱤ ᱫᱷᱟᱹᱨᱤᱡ ᱜᱤᱫᱽᱨᱟᱹ ᱠᱷᱚᱱ ᱠᱚᱲᱟ ᱫᱷᱟᱹᱨᱤᱡ ᱡᱚᱛᱚ ᱦᱚᱲ ᱴᱷᱮᱱ ᱜᱮ ᱢᱳᱵᱟᱭᱤᱞ ᱢᱳᱵᱟᱭᱤᱞ ᱱᱮᱥᱟ ᱚᱱᱠᱟ ᱞᱟᱜᱟᱣ ᱟᱠᱟᱱᱟ ᱡᱟᱦᱟᱸ ᱛᱤᱱ ᱡᱚᱦᱚᱜ ᱢᱳᱵᱟᱭᱤᱞ ᱵᱟᱝᱠᱷᱟᱱ ᱵᱟᱝ ᱵᱚ ᱪᱚᱲᱟᱣ ᱫᱟᱲᱮᱭᱟᱜ ᱠᱟᱱ ᱞᱮᱠᱟ ᱵᱚ ᱵᱩᱡᱷᱟᱹᱣᱮᱫᱼᱟ ᱡᱟᱦᱟᱸ ᱥᱮᱫ ᱵᱤᱱ ᱥᱮᱱᱚᱜᱼᱟ ᱜᱤᱫᱽᱨᱟᱹ ᱯᱟᱲᱦᱟᱜ ᱡᱚᱦᱚᱜ ᱦᱟᱲᱟᱢ ᱵᱩᱲᱦᱤ ᱠᱚ ᱰᱟᱹᱝᱨᱤ ᱜᱩᱯᱤ ᱡᱚᱦᱚᱜ ᱥᱟᱠᱟᱢ ᱦᱮᱡ ᱡᱚᱦᱚᱜ ᱠᱟᱹᱢᱤ ᱫᱟᱹᱢᱤ ᱡᱚᱦᱚᱜ ᱡᱚᱛᱚ ᱡᱚᱦᱚᱜ ᱜᱮ ᱢᱳᱵᱟᱭᱤᱞ ᱢᱳᱵᱟᱭᱤᱞ ᱵᱟᱝᱠᱷᱟᱱ ᱵᱟᱝ ᱵᱚ ᱛᱟᱦᱮᱸ ᱫᱟᱲᱮᱭᱟᱜ ᱠᱟᱱᱟ ᱛᱚᱵᱮ ᱱᱚᱰᱮ ᱠᱟᱛᱷᱟ ᱦᱤᱡᱩᱜ ᱠᱟᱱᱟ ᱟᱵᱚ ᱢᱳᱵᱟᱭᱤᱞ ᱡᱟᱦᱟᱸ ᱛᱤᱱᱟᱹᱜ ᱥᱚᱢᱚᱭ ᱥᱟᱵ ᱠᱟᱛᱷᱟ ᱚᱱᱟ ᱠᱷᱚᱱ ᱵᱤᱥᱛᱤ ᱵᱚ ᱥᱟᱵᱚᱜ ᱥᱟᱵᱮᱫ ᱞᱮᱠᱟ ᱵᱩᱡᱷᱟᱹᱜ ᱠᱟᱱᱟ ᱪᱮᱠᱟᱛᱮ ᱢᱳᱵᱟᱭᱤᱞ ᱤᱫᱤ ᱠᱟᱛᱮ ᱟᱵᱚᱣᱟᱜ ᱡᱟᱦᱟᱸ ᱵᱚ ᱪᱤᱱᱛᱟᱹ ᱠᱟᱜ ᱫᱤᱥᱟᱹ ᱡᱟᱦᱟᱸ ᱡᱳᱡᱚᱱᱟ ᱵᱚ ᱯᱨᱚᱥᱛᱩᱛ ᱠᱟᱜ ᱫᱤᱥᱟᱹ ᱚᱱᱟ ᱦᱚᱸ ᱟᱵᱚ ᱠᱚᱢᱚᱜ ᱠᱟᱱᱟ ᱟᱵᱚ ᱢᱳᱵᱟᱭᱤᱞ ᱨᱮ ᱵᱤᱵᱷᱤᱱᱱᱚ ᱯᱨᱚᱠᱟᱨ ᱥᱤᱥᱴᱮᱢ ᱦᱤᱡᱩᱜ ᱠᱟᱱᱟ ᱚᱱᱟ ᱧᱮᱞ ᱧᱮᱞ ᱛᱮ ᱵᱟᱹᱭ ᱵᱟᱹᱭ ᱛᱮ ᱟᱵᱚᱣᱟᱜ ᱠᱟᱹᱢᱤ ᱫᱚᱵᱚ ᱦᱤᱲᱤᱧᱮᱜᱼᱟ ᱚᱱᱠᱟ ᱢᱳᱵᱟᱭᱤᱞ ᱵᱷᱤᱛᱤᱨ ᱨᱮ ᱵᱚ ᱵᱚᱞᱚ ᱩᱛᱟᱹᱨᱚᱜ ᱠᱟᱱᱟ ᱟᱵᱚᱣᱟᱜ ᱢᱚᱱ ᱛᱟᱵᱚ ᱚᱸᱰᱮ ᱨᱤᱡᱷᱟᱹᱣ ᱩᱛᱟᱹᱨᱚᱜ ᱠᱟᱱᱟ ᱚᱱᱟ ᱤᱫᱤ ᱠᱟᱛᱮ ᱟᱵᱚᱣᱟᱜ ᱠᱟᱹᱢᱤ ᱡᱟᱦᱟᱸ ᱛᱤᱱᱟᱹᱜ ᱡᱟᱦᱟᱱᱟᱜ ᱵᱚ ᱠᱟᱹᱢᱤ ᱠᱟᱛᱷᱟ ᱚᱱᱟ ᱛᱮᱦᱮᱧᱟᱜ ᱠᱟᱹᱢᱤ ᱜᱟᱯᱟ ᱨᱮᱦᱚᱧ ᱠᱟᱹᱢᱤᱭᱟ ᱢᱮᱱᱛᱮ ᱟᱵᱚ ᱢᱚᱱᱮ ᱢᱚᱱᱮ ᱛᱮᱵᱚ ᱦᱤᱥᱟᱹᱵᱮᱜᱼᱟ ᱛᱚᱵᱮ ᱚᱱᱟ ᱤᱫᱤ ᱠᱟᱛᱮ ᱟᱵᱚᱣᱟᱜ ᱠᱟᱹᱢᱤ ᱨᱮ ᱟᱹᱰᱤ ᱡᱳᱨ ᱵᱟᱫᱷᱟ ᱥᱨᱤᱥᱴᱤᱜ ᱠᱟᱱᱟ ᱛᱚᱵᱮ ᱱᱚᱜᱼᱚ ᱱᱚᱣᱟ ᱢᱳᱵᱟᱭᱤᱞ ᱱᱤᱥᱟᱹ ᱟᱵᱚ ᱫᱤᱥᱟᱹ ᱟᱫᱚᱜ ᱠᱟᱱ ᱫᱚ ᱟᱵᱚ ᱢᱚᱱ ᱵᱷᱤᱛᱤᱨ ᱨᱮ ᱵᱩᱡᱷᱟᱹᱣ ᱫᱚᱨᱠᱟᱨ ᱟᱵᱚᱣᱟᱜ ᱫᱤᱥᱟᱹ ᱢᱟᱲᱟᱝ ᱛᱟᱯᱚᱨᱮ ᱢᱳᱵᱟᱭᱤᱞ ᱱᱤᱥᱟᱹ ᱛᱟᱭᱚᱢ ᱚᱱᱟ ᱟᱵᱚ ᱵᱚ ᱩᱭᱦᱟᱹᱨᱟ ᱵᱟᱝᱠᱷᱟᱱ ᱟᱵᱚᱣᱟᱜ ᱠᱟᱹᱢᱤ ᱨᱮ ᱵᱟᱫᱷᱟ ᱦᱤᱡᱩᱜ ᱠᱟᱱᱟ ᱵᱟᱫᱷᱟ ᱦᱤᱡᱩᱜᱼᱟ ᱟᱵᱚᱣᱟᱜ ᱠᱟᱹᱢᱤ ᱴᱷᱤᱠ ᱥᱮ ᱵᱟᱝ ᱵᱚ ᱠᱟᱹᱢᱤ ᱫᱟᱲᱮᱭᱟᱜᱼᱟ ᱚᱱᱟᱛᱮ ᱢᱳᱵᱟᱭᱤᱞ ᱱᱮᱥᱟ ᱛᱮ ᱟᱵᱚᱣᱟᱜ ᱥᱚᱝᱥᱟᱨ ᱟᱵᱚᱣᱟᱜ ᱯᱚᱨᱤᱵᱟᱨ ᱡᱟᱦᱟᱸᱭ ᱡᱟᱦᱟᱸ ᱞᱮᱠᱟ ᱠᱟᱹᱢᱤ ᱠᱟᱛᱷᱟ ᱚᱱᱠᱟ ᱵᱟᱝ ᱵᱚᱱ ᱠᱟᱹᱢᱤ ᱫᱟᱲᱮᱭᱟᱜᱼᱟ ᱱᱤᱛᱚᱝᱟᱜ ᱡᱩᱜᱽ ᱨᱮ ᱢᱳᱵᱟᱭᱤᱞ ᱤᱫᱤ ᱠᱟᱛᱮᱫ ᱴᱟᱠᱟ ᱦᱚᱸ ᱤᱱᱠᱟᱢᱚᱜ ᱠᱟᱱᱟ ᱢᱳᱵᱟᱭᱤᱞ ᱤᱫᱤ ᱠᱟᱛᱮᱫ ᱟᱛᱢᱚᱦᱚᱛᱛᱟ ᱫᱟᱲᱮᱭᱟᱜ ᱠᱟᱱᱟ ᱠᱚ ᱢᱳᱵᱟᱭᱤᱞ ᱤᱫᱤ ᱠᱟᱛᱮᱫ ᱟᱨᱦᱚᱸ ᱟᱹᱰᱤ ᱜᱚᱴᱟᱝ ᱜᱷᱚᱴᱚᱱᱟ ᱫᱩᱨᱜᱷᱚᱴᱚᱱᱟ ᱜᱷᱚᱴᱟᱜ ᱠᱟᱱᱟ ᱪᱮᱠᱟᱛᱮ ᱟᱵᱚ ᱢᱳᱵᱟᱭᱤᱞ ᱴᱷᱤᱠ ᱥᱮ ᱴᱷᱤᱠ ᱵᱷᱟᱵᱮ ᱵᱮᱵᱷᱟᱨ ᱵᱟᱵᱚ ᱜᱟᱱᱮᱫ ᱠᱷᱟᱹᱛᱤᱨ ᱱᱚᱜᱼᱚ ᱱᱚᱣᱟ ᱮᱴᱠᱮᱴᱚᱬᱮ ᱫᱚ ᱦᱩᱭᱩᱜ ᱠᱟᱱᱟ ᱛᱚᱵᱮ ᱟᱵᱚᱣᱟᱜ ᱢᱚᱱ ᱵᱷᱤᱛᱟᱹᱨ ᱨᱮ ᱢᱳᱵᱟᱭᱤᱞ ᱨᱮᱭᱟᱜ ᱴᱷᱤᱠ ᱵᱮᱵᱷᱟᱨ ᱦᱩᱭᱩᱜ ᱫᱚᱨᱠᱟᱨ ᱟᱵᱚᱣᱟᱜ ᱠᱟᱹᱢᱤ ᱛᱩᱞᱩᱡ ᱟᱵᱚᱣᱟᱜ ᱠᱟᱹᱢᱤ ᱨᱮ ᱮᱴᱠᱮᱴᱚᱬᱮ ᱵᱟᱝ ᱦᱩᱭᱩᱜ ᱫᱚᱨᱠᱟᱨ ᱚᱱᱟᱛᱮ ᱟᱵᱚ ᱢᱳᱵᱟᱭᱤᱞ ᱧᱮᱞ ᱞᱟᱹᱜᱤᱫ ᱥᱚᱛᱚᱱᱛᱨᱚ ᱴᱟᱭᱤᱢ ᱚᱱᱩᱥᱟᱨᱮ ᱟᱵᱚ ᱢᱳᱵᱟᱭᱤᱞ ᱵᱚ ᱧᱮᱞᱟ ᱡᱟᱦᱟᱸ ᱛᱤᱱᱟᱹᱜ ᱟᱵᱚᱣᱟᱜ ᱠᱟᱹᱢᱤ ᱠᱟᱛᱷᱟ ᱤᱱᱟᱹᱜ ᱵᱚ ᱠᱟᱹᱢᱤᱭᱟ ᱚᱱᱟ ᱠᱟᱹᱢᱤ ᱵᱷᱤᱛᱟᱹᱨ ᱫᱚ ᱢᱳᱵᱟᱭᱤᱞ ᱫᱚ ᱵᱟᱝ ᱥᱟᱵ ᱜᱮ ᱫᱚᱨᱠᱟᱨᱟ ᱫᱷᱚᱨᱚ ᱡᱚ ᱜᱤᱫᱽᱨᱟᱹ ᱠᱚ ᱯᱟᱲᱦᱟᱜ ᱥᱚᱢᱚᱭ ᱨᱮ ᱵᱟᱝ ᱥᱟᱵ ᱫᱚᱨᱠᱟᱨᱟ ᱡᱟᱦᱟᱸ ᱛᱤᱱ ᱡᱷᱚᱜ ᱚᱱᱞᱟᱭᱤᱱ ᱛᱮ ᱯᱟᱲᱦᱟᱜ ᱫᱚᱨᱠᱟᱨ ᱩᱱ ᱡᱷᱚᱜ ᱫᱚ ᱢᱳᱵᱟᱭᱤᱞ ᱵᱚ ᱠᱷᱩᱞᱟᱹᱭᱟ ᱚᱱᱠᱟ ᱜᱮ ᱤᱨᱩᱜ ᱡᱚᱦᱚᱜ ᱠᱟᱹᱢᱤ ᱡᱚᱦᱚᱜ ᱡᱟᱦᱟᱸ ᱛᱤᱱ ᱡᱚᱦᱚᱜ ᱜᱮ ᱢᱳᱵᱟᱭᱤᱞ ᱡᱩᱫᱤ ᱠᱟᱹᱢᱤ ᱛᱩᱞᱩᱡ ᱵᱚᱱ ᱵᱮᱵᱚᱦᱟᱨᱟ ᱮᱱᱠᱷᱟᱱ ᱟᱵᱚᱣᱟᱜ ᱢᱚᱱ ᱵᱷᱤᱛᱤᱨ ᱨᱮ ᱚᱱᱱᱚᱢᱚᱱᱚᱥᱠᱚ ᱦᱩᱭ ᱫᱟᱲᱮᱭᱟᱜᱼᱟ ᱡᱟ ᱯᱷᱚᱲᱚ ᱨᱮ ᱟᱵᱚᱣᱟᱜ ᱚᱥᱩᱵᱤᱫᱷᱟ ᱦᱩᱭᱩᱜᱼᱟ ᱚᱱᱟᱛᱮ ᱥᱟᱱᱟᱢ ᱠᱚᱜᱮ ᱱᱮᱦᱚᱨ ᱢᱳᱵᱟᱭᱤᱞ ᱵᱚ ᱵᱮᱵᱷᱟᱨ ᱢᱟ ᱤᱠᱷᱟᱹᱱ ᱱᱤᱥᱟᱹ ᱟᱠᱟᱨ ᱫᱚ ᱵᱟᱝᱟ ᱵᱟᱝᱠᱷᱟᱱ ᱟᱵᱚᱣᱟᱜ ᱫᱤᱥᱟᱹ ᱛᱟᱵᱚ ᱟᱫᱚᱜᱼᱟ ᱟᱵᱚᱣᱟᱜ ᱟᱜᱟᱢᱤ ᱵᱷᱚᱵᱤᱥᱥᱚᱛ ᱛᱟᱵᱚ ᱚᱱᱫᱷᱟᱨ ᱩᱛᱟᱹᱨᱚᱜᱼᱟ ᱛᱚᱵᱮ ᱱᱚᱣᱟ ᱠᱟᱛᱷᱟ ᱜᱮ ᱡᱚᱛᱚ ᱦᱚᱲ ᱜᱮ ᱟᱵᱚᱣᱟᱜ ᱵᱤᱪᱟᱹᱨ ᱵᱚ ᱫᱚᱦᱚᱭ ᱢᱟ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱟᱵᱚᱣᱟᱜ ᱵᱤᱪᱟᱹᱨ ᱠᱚᱢᱮᱱᱴ ᱛᱟᱞᱟ ᱛᱮᱵᱚ ᱞᱟᱹᱭ ᱢᱟ ᱞᱟᱭᱤᱠ ᱥᱟᱵᱥᱠᱨᱟᱭᱤᱵ ᱠᱚᱢᱮᱱᱴ ᱟᱞᱚᱵᱚ ᱦᱤᱲᱤᱧ ᱢᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ